ᱵᱷᱟᱨᱚᱛ ᱥᱟᱹᱫᱷᱤᱱ ᱛᱟᱭᱚᱢ ᱥᱚᱛᱟᱛᱛᱳᱨ ᱥᱮᱨᱢᱟ ᱦᱩᱭ ᱯᱩᱨᱟᱹᱣᱱᱟ ᱮᱱ ᱨᱮᱦᱚᱸ ᱥᱟᱱᱛᱟᱞ ᱠᱚᱞᱚᱱᱤ ᱨᱮ ᱢᱤᱫᱴᱮᱱ ᱜᱟᱱ ᱦᱚᱸ ᱵᱟᱝ ᱵᱮᱱᱟᱣ ᱞᱮᱱᱟ ᱥᱚᱨᱠᱟᱨᱤ ᱦᱚᱥᱯᱤᱴᱟᱞ ᱥᱟᱱᱛᱟᱞ ᱠᱚᱞᱚᱱᱤ ᱨᱮᱭᱟᱜ ᱥᱟᱛᱟᱱᱱᱚ ᱦᱟᱡᱟᱨ ᱱᱚᱭᱥᱚ ᱛᱤᱨᱤᱥ ᱵᱤᱜᱷᱟᱹ ᱮᱠ ᱠᱟᱛᱷᱟ ᱩᱱᱤᱥ ᱞᱮᱥᱟ ᱡᱟᱭᱜᱟ ᱨᱮ ᱢᱤᱫᱴᱮᱱ ᱜᱟᱱ ᱦᱚᱸ ᱵᱟᱝ ᱵᱮᱱᱟᱣ ᱞᱮᱱᱟ ᱥᱚᱨᱠᱟᱨᱤ ᱦᱚᱥᱯᱤᱴᱟᱞ ᱥᱟᱱᱛᱟᱞ ᱠᱚᱞᱚᱱᱤ ᱨᱮ ᱢᱮᱱᱟᱜ ᱛᱮᱛᱟᱞᱤᱥ ᱨᱮᱵᱤᱱᱩ ᱟᱛᱳ ᱨᱮ ᱥᱟᱱᱛᱟᱞ ᱵᱚᱭᱦᱟ ᱠᱚ ᱨᱩᱣᱟᱹ ᱦᱟᱹᱥᱩ ᱫᱩᱠ ᱵᱤᱯᱚᱫ ᱨᱮᱠᱚ ᱯᱟᱲᱟᱣ ᱞᱮᱱ ᱨᱮᱦᱚᱸ ᱜᱳᱥᱟᱭᱜᱟᱸᱣ ᱨᱮᱭᱟᱜ ᱦᱟᱵᱨᱩᱵᱤᱞ ᱟᱨ ᱮᱱ ᱵᱤ ᱦᱚᱥᱯᱤᱴᱟᱞ ᱠᱳᱠᱨᱟᱡᱷᱟᱲ ᱟᱨ ᱮᱱ ᱵᱤ ᱦᱚᱥᱯᱤᱴᱟᱞ ᱣᱮᱥᱴ ᱵᱮᱝᱜᱚᱞ ᱨᱮᱭᱟᱜ ᱟᱞᱤᱯᱩᱨ ᱞᱮᱠᱟᱱ ᱡᱟᱭᱜᱟ ᱨᱮ ᱨᱟᱱ ᱢᱩᱨᱜᱟᱹᱱ ᱚᱪᱚᱜ ᱞᱟᱹᱜᱤᱫ ᱪᱟᱞᱟᱣ ᱦᱩᱭᱩᱜ ᱠᱟᱱ ᱛᱟᱠᱚᱣᱟ ᱱᱚᱣᱟ ᱠᱷᱚᱱ ᱫᱩᱠ ᱟᱨ ᱵᱷᱟᱵᱽᱱᱟ ᱨᱮᱭᱟᱜ ᱠᱟᱛᱷᱟ ᱫᱚ ᱪᱮᱫ ᱦᱩᱭ ᱫᱟᱲᱮ ᱠᱚᱜᱼᱟ ᱟᱥᱟᱢ ᱨᱮ ᱮᱡᱤᱯᱤ ᱠᱚᱝᱜᱨᱮᱥ ᱥᱚᱨᱠᱟᱨᱟᱜ ᱥᱟᱥᱚᱱ ᱨᱮ ᱪᱟᱞᱟᱜ ᱠᱟᱱ ᱛᱟᱦᱮᱸ ᱠᱟᱱ ᱥᱚᱢᱚᱭ ᱨᱮ ᱨᱩᱣᱟᱹᱜ ᱦᱚᱲ ᱨᱟᱱ ᱚᱪᱚᱜ ᱞᱟᱹᱜᱤᱫ ᱯᱟᱨᱠᱚᱢ ᱛᱮ ᱜᱚ ᱤᱫᱤ ᱠᱚ ᱨᱮᱭᱟᱜ ᱠᱷᱚᱵᱚᱨ ᱟᱸᱡᱚᱢ ᱟᱠᱟᱱ ᱨᱮᱦᱚᱸ ᱮᱱ ᱨᱮᱦᱚᱸ ᱦᱚᱥᱯᱤᱴᱟᱞ ᱫᱚ ᱵᱟᱝ ᱜᱮᱠᱚ ᱵᱮᱱᱟᱣ ᱞᱮᱫᱟ ᱟᱥᱟᱢ ᱨᱮ ᱵᱤᱡᱮᱯᱤ ᱥᱚᱨᱠᱟᱨ ᱦᱮᱡ ᱠᱟᱛᱮ ᱨᱮᱦᱚᱸ ᱟᱨ ᱫᱚᱥ ᱵᱚᱪᱷᱚᱨ ᱠᱚ ᱥᱟᱥᱚᱱ ᱠᱮᱫ ᱨᱮᱦᱚᱸ ᱨᱟᱱ ᱢᱩᱨᱜᱟᱹᱱ ᱚᱪᱚᱜ ᱞᱟᱹᱜᱤᱫ ᱫᱚ ᱵᱟᱨᱦᱮ ᱜᱮ ᱪᱟᱞᱟᱜ ᱡᱟᱹᱨᱩᱲ ᱠᱟᱱ ᱛᱟᱠᱚᱣᱟ ᱵᱤᱴᱤᱥᱤ ᱨᱮ ᱵᱤᱯᱤᱮᱯ ᱥᱚᱨᱠᱟᱨ ᱛᱟᱦᱮᱸ ᱠᱟᱱ ᱥᱚᱢᱚᱭ ᱨᱮ ᱯᱚᱱᱨᱚ ᱠᱷᱚᱱ ᱥᱚᱛᱨᱚ ᱵᱚᱪᱷᱚᱨ ᱥᱚᱨᱠᱟᱨ ᱪᱟᱞᱟᱣ ᱛᱟᱭᱚᱢ ᱰᱤᱝᱰᱤᱝᱟ ᱥᱩᱭᱤᱪ ᱜᱮᱴ ᱯᱷᱮᱰ ᱨᱮ ᱟᱨ ᱥᱤᱨᱟᱢᱯᱩᱨ ᱵᱟᱡᱟᱨ ᱯᱷᱮᱰ ᱨᱮ ᱥᱟᱱᱛᱟᱞ ᱠᱚᱞᱚᱱᱤ ᱨᱮ ᱥᱟᱱᱛᱟᱞ ᱵᱚᱭᱦᱟ ᱠᱚ ᱟᱨ ᱮᱢᱟᱱ ᱮᱢᱟᱱ ᱯᱚᱨᱡᱟᱛ ᱠᱚ ᱞᱟᱹᱜᱤᱫ ᱦᱚᱥᱯᱤᱴᱟᱞ ᱵᱮᱱᱟᱣ ᱠᱚ ᱮᱦᱚᱵ ᱞᱮᱱ ᱨᱮᱦᱚᱸ ᱵᱤᱯᱤᱮᱯ ᱥᱚᱨᱠᱟᱨ ᱠᱷᱚᱱ ᱠᱚ ᱧᱩᱨᱦᱟᱹᱭᱮᱱ ᱨᱮᱦᱚᱸ ᱵᱟᱝ ᱜᱮᱠᱚ ᱵᱮᱱᱟᱣ ᱯᱩᱨᱟᱹᱣ ᱞᱮᱫᱟ 2020 ᱛᱟᱭᱚᱢ ᱵᱨᱤᱴᱤᱥ ᱨᱮ ᱭᱩᱯᱤᱯᱤᱮᱞ ᱟᱨ ᱵᱤᱡᱮᱯᱤ ᱡᱚᱲᱟᱫᱟᱞᱤ ᱥᱚᱨᱠᱟᱨ ᱠᱤᱱ ᱜᱚᱴᱷᱚᱱ ᱠᱮᱫ ᱨᱮᱦᱚᱸ ᱟᱨ ᱚᱱᱟ ᱦᱚᱥᱯᱤᱴᱟᱞ ᱨᱮ ᱢᱟᱨᱮᱱᱤ ᱤ ᱮᱢ ᱟᱨᱩᱯ ᱠᱩᱢᱟᱨ ᱫᱮ ᱵᱷᱤᱡᱤᱴ ᱞᱮᱫ ᱨᱮᱦᱚᱸ ᱠᱟᱛᱷᱟᱭ ᱮᱢ ᱞᱮᱱ ᱨᱮᱦᱚᱸ ᱩᱥᱟᱹᱨ ᱜᱮ ᱱᱚᱣᱟ ᱦᱚᱥᱯᱤᱴᱟᱞ ᱫᱚ ᱳᱯᱮᱱᱤᱝ ᱦᱩᱭᱩᱜᱼᱟ ᱢᱮᱱᱛᱮ ᱢᱮᱱᱠᱷᱟᱱ ᱱᱤᱛ ᱦᱟᱹᱵᱤᱡ ᱦᱚᱸ ᱵᱟᱝ ᱜᱮᱠᱚ ᱵᱮᱱᱟᱣ ᱯᱩᱨᱟᱹᱣ ᱞᱮᱫᱟ ᱚᱱᱟ ᱦᱚᱥᱯᱤᱴᱟᱞ ᱫᱚ ᱱᱤᱛ ᱥᱚᱢᱚᱭ ᱨᱮ ᱜᱟᱹᱭ ᱰᱟᱝᱨᱟ ᱢᱤᱦᱩ ᱢᱮᱨᱚᱢ ᱥᱩᱠᱨᱤ ᱮᱢᱟᱱ ᱠᱚᱣᱟᱜ ᱰᱮᱨᱟ ᱡᱟᱭᱜᱟ ᱦᱩᱭ ᱦᱩᱭ ᱟᱠᱟᱱᱟ ᱱᱤᱛᱚᱜ ᱵᱤᱴᱤᱥᱤ ᱨᱮ ᱵᱤᱯᱤᱮᱯᱷ ᱟᱨ ᱥᱴᱮᱴ ᱵᱤᱡᱮᱯᱤ ᱥᱚᱨᱠᱟᱨ ᱪᱮᱫ ᱠᱤᱱ ᱪᱤᱠᱟᱹᱭᱟ ᱚᱱᱟ ᱫᱚ ᱥᱚᱢᱚᱭ ᱜᱮ ᱞᱟᱹᱭᱟ